ᱳᱯᱮᱱ ᱦᱩᱭ ᱞᱮᱱ ᱠᱷᱟᱱ ᱱᱚᱣᱟ ᱥᱟᱨᱪ ᱵᱟᱨ ᱨᱮ ᱠᱞᱤᱠ ᱠᱟᱛᱮ ᱟᱵᱚ ᱱᱚᱰᱮ ᱚᱞ ᱞᱟᱜᱟᱣ ᱦᱩᱭᱱᱟ ᱮᱯᱥ ᱨᱮᱱᱟᱜ ᱧᱩᱛᱩᱢ ᱦᱩᱭᱩᱜ ᱠᱟᱱᱟ ᱢᱳ ᱵᱷᱤᱰᱤᱭᱳ ᱮᱢ ᱰᱚᱵᱚᱞ ᱳ ᱵᱷᱤ ᱟᱭ ᱰᱤ ᱤ ᱳ ᱢᱳ ᱵᱷᱤᱰᱤᱭᱳ ᱚᱞ ᱦᱩᱭ ᱞᱮᱱ ᱠᱷᱟᱱ ᱧᱮᱞ ᱫᱟᱯᱮ ᱱᱚᱜᱼᱚᱭ ᱱᱚᱣᱟ ᱮᱯᱥ ᱦᱮᱡ ᱠᱟᱱᱟ ᱱᱚᱣᱟ ᱠᱟᱱ ᱜᱮᱭᱟ ᱱᱚᱣᱟ ᱨᱮ ᱠᱞᱤᱠ ᱟᱯᱮ ᱱᱚᱣᱟ ᱤᱱᱥᱴᱚᱞ ᱯᱮ ᱤᱧᱟᱹᱜ ᱫᱚ ᱤᱱᱥᱴᱚᱞ ᱠᱟᱛᱮ ᱳᱯᱮᱱ ᱨᱟᱠᱟᱵ ᱠᱟᱱᱟ ᱤᱱᱥᱴᱚᱞ ᱦᱩᱭ ᱞᱮᱱ ᱠᱷᱟᱱ ᱵᱮᱠ ᱨᱮ ᱦᱮᱡ ᱦᱚᱪᱚᱜ ᱯᱮ ᱵᱮᱠ ᱨᱮ ᱦᱮᱡ ᱠᱟᱛᱮ ᱤᱧ ᱚᱱᱟ ᱮᱯᱥ ᱤᱧ ᱳᱯᱮᱱ ᱮᱫᱟ ᱟᱯᱮ ᱦᱚᱸ ᱳᱯᱮᱱ ᱯᱮ ᱛᱚ ᱪᱚᱞᱚ ᱞᱟᱛᱟᱨ ᱥᱮᱫ ᱨᱮ ᱦᱮᱱᱟᱜᱼᱟ ᱮᱯᱥ ᱮᱯᱥ ᱦᱮᱡ ᱠᱟᱱᱟ ᱧᱮᱞ ᱫᱟᱯᱮ ᱢᱳ ᱵᱷᱤᱰᱤᱭᱳ ᱢᱟᱣᱩᱥ ᱡᱟᱦᱟᱸᱴᱟᱜ ᱢᱮᱱᱟᱜ ᱳᱯᱮᱱ ᱠᱤᱫᱟᱹᱧ ᱳᱯᱮᱱ ᱞᱮᱠᱷᱟᱡ ᱱᱤᱝᱠᱟ ᱤᱱᱴᱟᱨᱯᱷᱮ ᱦᱤᱡᱩᱜᱼᱟ ᱡᱟᱦᱟᱸ ᱛᱤᱱᱟᱹᱜ ᱱᱚᱣᱟ ᱠᱚᱫᱚ ᱯᱟᱨᱢᱤᱥᱚᱱ ᱮ ᱠᱷᱚᱡ ᱠᱟᱫᱟ ᱡᱚᱛᱚ ᱮᱞᱟᱣ ᱯᱮ ᱢᱤᱫᱴᱮᱱ ᱵᱟᱨᱭᱟ ᱯᱟᱨᱢᱤᱥᱚᱱ ᱦᱮᱡ ᱮᱱᱟ ᱛᱚ ᱟᱵᱚᱣᱟᱜ ᱯᱷᱳᱱ ᱨᱮ ᱡᱟᱦᱟᱸ ᱛᱤᱱᱟᱹᱜ

ᱟᱹᱣᱨᱤ ᱮᱦᱚᱵ ᱨᱮ ᱱᱚᱝᱠᱟ ᱯᱮ ᱤᱭᱟᱹ ᱠᱮᱫᱟ ᱛᱟᱨᱯᱚᱨ ᱡᱚᱠᱷᱚᱱ ᱜᱮ ᱥᱮᱨᱮᱧ ᱮᱦᱚᱵᱚᱜᱼᱟ ᱛᱚᱠᱷᱚᱱ ᱨᱮᱠᱚᱨᱰ ᱠᱞᱤᱠ ᱯᱮ ᱟᱨ ᱟᱵᱚᱣᱟᱜ ᱵᱷᱤᱰᱤᱭᱳ ᱨᱮᱠᱚᱨᱰ ᱦᱩᱭᱩᱜᱼᱟ ᱟᱨ ᱛᱤᱱ ᱜᱷᱟᱹᱲᱤᱡ ᱟᱯᱮ ᱥᱟᱱᱟ ᱯᱮᱭᱟ ᱨᱮᱠᱚᱨᱰ ᱠᱮᱫᱟ ᱯᱮ ᱟᱨᱚ ᱱᱚᱰᱮ ᱠᱞᱤᱠ ᱠᱟᱛᱮ ᱵᱷᱤᱰᱤᱭᱳ ᱵᱚᱱᱫᱚᱜᱼᱟ ᱟᱨ ᱱᱚᱣᱟ ᱵᱷᱤᱰᱤᱭᱳ ᱡᱟᱦᱟᱸ ᱨᱮᱠᱚᱨᱰᱚᱜ ᱠᱟᱱᱟ ᱱᱚᱣᱟ ᱫᱚ ᱟᱭᱤᱪ ᱰᱤ ᱛᱮ ᱨᱮᱠᱚᱨᱰᱚᱜᱼᱟ ᱛᱚ ᱱᱚᱰᱮ ᱠᱞᱤᱠ ᱠᱤᱫᱟᱹᱧ ᱵᱷᱤᱰᱤᱭᱳ ᱵᱚᱱᱫᱚᱭᱮᱱᱟ ᱢᱟᱱᱮ ᱟᱵᱚᱣᱟᱜ ᱨᱮᱠᱚᱨᱰ ᱦᱩᱭᱮᱱᱟ ᱛᱚ ᱯᱨᱤᱭᱟ ᱯᱟᱨᱤᱝ ᱴᱨᱟᱠ ᱯᱨᱚᱥᱮᱥᱤᱝ ᱵᱷᱤᱰᱤᱭᱳ ᱛᱚ ᱱᱚᱝᱠᱟ ᱱᱟᱥᱮᱱᱟᱜ ᱵᱚᱱ ᱛᱟᱺᱜᱤᱭᱟ ᱦᱩᱭ ᱥᱟᱹᱛ ᱮᱱᱟ ᱛᱟᱨᱯᱚᱨ ᱱᱚᱣᱟ ᱨᱮ ᱠᱞᱤᱠ ᱠᱟᱛᱮ ᱟᱵᱚ ᱵᱚᱱ ᱵᱷᱤᱰᱭᱳ ᱵᱚᱱ ᱧᱮᱞ ᱫᱟᱲᱮᱭᱟᱜᱼᱟ ᱛᱚ ᱠᱞᱤᱠ ᱠᱤᱫᱟᱹᱧ ᱧᱮᱞ ᱮᱫᱟ ᱯᱮ ᱡᱟᱦᱟᱸ ᱛᱤᱱᱟᱹᱜ ᱵᱷᱤᱰᱭᱳ ᱯᱞᱮᱭᱟᱨ ᱦᱮᱭᱟᱜ ᱦᱮᱱᱟᱜᱼᱟ ᱱᱚᱣᱟ ᱯᱷᱳᱱ ᱵᱷᱤᱛᱤᱨ ᱨᱮ ᱤᱧᱟᱹᱜ ᱤᱱᱥᱴᱚᱞ ᱛᱚ ᱚᱱᱟ ᱦᱮᱡ ᱮᱱᱟ ᱛᱟᱨᱯᱚᱨ ᱯᱞᱮ ᱤᱴ ᱛᱮ ᱤᱧ ᱫᱩᱧ ᱳᱯᱮᱱ ᱮᱫᱟ ᱢᱮᱠᱥ ᱯᱞᱮᱭᱟᱨ ᱛᱮᱦᱚᱸ ᱯᱮ ᱳᱯᱮᱱ ᱫᱟᱲᱮᱭᱟᱜᱼᱟ ᱟᱯᱮᱭᱟᱜ ᱡᱟᱦᱟᱸ ᱠᱩᱥᱤ ᱜᱮ ᱛᱚ ᱯᱞᱮ ᱤᱴ ᱛᱤᱧ ᱳᱯᱮᱱ ᱠᱮᱫᱟ ᱡᱟᱹᱱᱤᱡ ᱠᱷᱟᱱ ᱯᱮ ᱵᱩᱡᱽ ᱠᱮᱫᱟ ᱡᱮ ᱪᱮᱫ ᱞᱮᱠᱟ ᱠᱟᱛᱮ ᱥᱮᱨᱮᱧ ᱪᱟᱹᱞᱩ ᱠᱟᱛᱮ ᱵᱷᱤᱰᱤᱭᱳ ᱵᱚᱱ ᱨᱮᱠᱚᱨᱰᱟ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ ᱵᱟᱠᱷᱟᱡ ᱡᱟᱹᱥᱛᱤ ᱡᱮᱞᱮᱧᱚᱜᱼᱟ ᱥᱮ ᱢᱟᱨᱟᱝᱚᱜᱼᱟ ᱛᱚ ᱮᱴᱟᱜ ᱵᱷᱤᱰᱤᱭᱳ ᱟᱛᱮ ᱟᱨᱚᱧ ᱟᱹᱜᱩ ᱦᱤᱡᱩᱜᱼᱟ ᱠᱚᱢᱮᱱᱴ ᱨᱮ ᱞᱟᱹᱭ ᱯᱮ ᱡᱩᱫᱤ ᱮᱯᱥ ᱠᱚᱨᱮᱱᱟᱜ ᱯᱨᱚᱭᱳᱡᱚᱱ ᱦᱩᱭᱩᱜ ᱛᱟᱯᱮᱭᱟ ᱡᱮ ᱚᱠᱟ ᱞᱮᱠᱟᱱ ᱮᱯᱥ ᱟᱯᱮ ᱯᱮ ᱠᱷᱚᱡᱽ ᱮᱫᱟ ᱤᱧ ᱯᱟᱸᱡᱟ ᱠᱟᱛᱮ ᱤᱧ ᱟᱹᱜᱩ ᱟᱯᱮᱭᱟ ᱡᱟᱦᱟᱸ ᱞᱮᱠᱟᱱ ᱮᱯᱥ ᱜᱮᱯᱮ ᱠᱷᱚᱡᱽ